ᱦᱮᱡ ᱠᱟᱛᱮ ᱚᱠᱟᱴᱟᱜ ᱫᱚᱥᱟᱨᱟᱜ ᱫᱤᱱ ᱠᱟᱱ ᱛᱟᱞᱮᱭᱟ ᱟᱨ ᱛᱮᱦᱮᱧ ᱫᱚ ᱚᱠᱟ ᱠᱚᱨᱮ ᱦᱟᱸᱜ ᱞᱮ ᱫᱟᱬᱟᱱᱟ ᱚᱱᱟ ᱫᱚᱵᱚᱱ ᱧᱮᱞ ᱤᱫᱤᱭᱟ ᱛᱚ ᱴᱷᱤᱠ ᱜᱮᱭᱟ ᱯᱟᱥᱮᱡ ᱯᱮ ᱱᱟᱯᱟᱭ ᱜᱮᱭᱟ ᱢᱚᱡᱽ ᱯᱮ ᱟᱸᱜᱟᱭᱮᱱᱟ ᱟᱨ ᱱᱚᱰᱮ ᱦᱚᱸ ᱢᱚᱡᱽ ᱜᱮ ᱟᱹᱭᱠᱟᱹᱜ ᱠᱟᱱᱟ ᱦᱚᱞᱟ ᱱᱚᱰᱮ ᱦᱮᱡ ᱠᱟᱛᱮ ᱞᱮ ᱮᱯᱮᱛ ᱨᱮ ᱡᱮ ᱨᱮᱭᱟᱲ ᱠᱟᱱᱟ ᱢᱮᱱᱠᱷᱟᱱ ᱨᱮᱭᱟᱲ ᱫᱚ ᱟᱹᱰᱤ ᱫᱚ ᱵᱟᱝ ᱟᱹᱭᱠᱟᱹᱜ ᱠᱟᱱᱟ ᱦᱚᱞᱟ ᱫᱚ ᱯᱟᱥᱮᱡ ᱮᱱᱮ ᱜᱮᱞᱮ ᱦᱮᱡ ᱠᱟᱱ ᱛᱟᱦᱮᱱ ᱛᱮ ᱟᱹᱰᱤ ᱵᱟᱹᱲᱛᱤ ᱨᱮᱭᱟᱲ ᱵᱩᱡᱷᱟᱹᱜ ᱠᱟᱱ ᱛᱟᱦᱮᱱᱟ ᱛᱚ ᱛᱮᱦᱮᱧ ᱫᱚ ᱩᱱᱟᱹᱜ ᱨᱮᱭᱟᱲ ᱠᱚᱫᱚ ᱵᱟᱝ ᱟᱴᱠᱟᱨᱚᱜ ᱠᱟᱱᱟ ᱛᱚ ᱱᱮ ᱢᱟᱪᱷᱟ ᱜᱮ ᱵᱮᱨᱮᱫ ᱦᱚᱸ ᱦᱩᱭ ᱠᱟᱱᱟ ᱢᱟᱱᱮ ᱦᱚᱞᱟᱱᱚᱜ ᱴᱨᱮᱱ ᱨᱮ ᱵᱮᱥᱛᱮ ᱡᱟᱹᱯᱤᱫ ᱵᱟᱝ ᱦᱩᱭ ᱞᱮᱱᱟ ᱛᱚ ᱵᱮᱥᱛᱮ ᱵᱟᱭ ᱡᱟᱹᱯᱤᱫ ᱵᱟᱝ ᱦᱩᱭ ᱞᱮᱱ ᱠᱷᱟᱹᱛᱤᱨ ᱛᱮ ᱛᱮᱦᱮᱧ ᱫᱚ ᱟᱹᱰᱤ ᱵᱮᱥ ᱛᱮᱜᱮ ᱡᱟᱹᱯᱤᱫ ᱦᱩᱭ ᱠᱟᱱᱟ ᱟᱨ ᱯᱨᱚᱵᱞᱮᱢ ᱫᱚ ᱱᱚᱰᱮ ᱫᱚ ᱮᱴᱟᱜ ᱟᱜ ᱵᱟᱭ ᱟᱹᱭᱠᱟᱹᱜ ᱠᱟᱱᱟ ᱡᱟᱹᱯᱤᱫ ᱨᱮᱭᱟᱜ ᱚᱱᱟ ᱨᱮᱭᱟᱜ ᱴᱮᱱᱥᱚᱱ ᱜᱮ ᱵᱟᱹᱱᱩᱜᱼᱟ ᱢᱮᱱᱠᱷᱟᱱ ᱢᱤᱫᱴᱮᱱ ᱯᱨᱚᱵᱞᱮᱢ ᱟᱯᱮ ᱠᱚᱧ ᱞᱟᱹᱭ ᱯᱮᱭᱟ ᱥᱮᱭᱟᱨ ᱯᱮ ᱦᱩᱫᱤᱥ ᱦᱮᱡ ᱠᱟᱱᱟ ᱡᱮ ᱵᱷᱤᱰᱭᱳ ᱴᱟᱭᱤᱢ ᱴᱩ ᱴᱟᱭᱤᱢ ᱵᱟᱯᱮ ᱧᱟᱢ ᱠᱟᱫᱟ ᱟᱨ ᱱᱚᱣᱟ ᱤᱭᱟᱹ ᱛᱮᱜᱮ ᱠᱟᱨᱚᱱ ᱱᱮᱴᱣᱟᱨᱠ ᱵᱟᱭ ᱧᱟᱢᱮᱜ ᱠᱟᱱᱟ ᱚᱠᱟᱴᱟᱜ ᱨᱩᱢ ᱢᱮᱱᱟᱜ ᱛᱟᱞᱮᱭᱟ ᱚᱸᱰᱮ ᱱᱮᱴᱣᱟᱨᱠ ᱵᱟᱭ ᱧᱟᱢᱮᱜ ᱠᱟᱱᱟ ᱧᱤᱫᱟᱹ ᱵᱟᱦᱨᱮ ᱥᱮᱜ ᱨᱮᱢ ᱫᱟᱬᱟ ᱵᱟᱲᱟᱭ ᱦᱚᱸ ᱛᱷᱚᱲᱟ ᱯᱟᱥᱮᱡ ᱵᱟᱭ ᱴᱷᱤᱠ ᱠᱚ ᱟᱹᱭᱠᱟᱹᱣᱟ ᱠᱟᱨᱚᱱ ᱞᱟᱦᱟ ᱨᱮᱠᱚ ᱢᱮᱱ ᱠᱟᱜ ᱞᱮᱭᱟ ᱱᱚᱰᱮᱱᱟᱜ ᱨᱩᱞ ᱟᱨ ᱨᱮᱜᱩᱞᱮᱥᱚᱱ ᱫᱚ ᱥᱴᱨᱤᱠᱞᱤ ᱢᱟᱱᱟᱣ ᱡᱟᱹᱨᱩᱲᱟ

ᱟᱫᱚ ᱯᱨᱳᱜᱨᱟᱢ ᱟᱹᱣᱨᱤᱭᱟᱜ ᱛᱮ ᱵᱚᱞᱮ ᱱᱚᱣᱟ ᱠᱚᱨᱮ ᱞᱮ ᱫᱟᱬᱟ ᱵᱟᱲᱟᱭᱮᱫ ᱠᱟᱱᱟ ᱟᱨ ᱱᱚᱣᱟ ᱢᱤᱫᱴᱮᱡ ᱴᱨᱮᱱᱤᱝ ᱨᱩᱢ ᱠᱟᱱᱟ ᱟᱞᱮ ᱫᱚ ᱚᱱᱟ ᱪᱮᱛᱟᱱ ᱨᱮ ᱢᱮᱱᱟᱜᱼᱟ ᱟᱨ ᱢᱤᱫᱴᱮᱡ ᱪᱮᱛᱟᱱ ᱨᱮ ᱢᱮᱱᱟᱜᱼᱟ ᱟᱨ ᱪᱮᱛᱟᱱ ᱯᱷᱞᱳᱨ ᱚᱱᱟ ᱨᱮᱠᱚ ᱴᱨᱮᱱᱤᱝ ᱮᱫ ᱞᱮ ᱠᱟᱱᱟ ᱱᱚᱣᱟ ᱢᱤᱫᱴᱮᱡ ᱮᱴᱟᱜ ᱰᱤᱯᱟᱨᱴᱢᱮᱱᱴ ᱨᱮᱱ ᱠᱚ ᱦᱮᱡ ᱠᱟᱱᱟ ᱵᱤᱥᱮᱥ ᱠᱤ ᱚᱱᱟ ᱡᱟᱦᱟᱱᱟᱜ ᱠᱚ ᱵᱮᱱᱟᱣ ᱡᱮᱞᱮᱠᱟ ᱢᱳᱢᱳ ᱠᱚ ᱦᱮᱱ ᱛᱮᱱ ᱚᱱᱠᱟᱱᱟᱜ ᱡᱩᱫᱤ ᱵᱮᱱᱟᱣ ᱜᱚᱴᱟᱭᱮᱫ ᱠᱟᱱ ᱠᱷᱟᱡ ᱛᱚ ᱚᱱᱟ ᱞᱟᱹᱜᱤᱫ ᱴᱨᱮᱱᱤᱝ ᱦᱚᱸ ᱱᱚᱰᱮ ᱢᱮᱱᱟᱜᱼᱟ ᱚᱱᱟ ᱫᱚ ᱱᱚᱣᱟᱴᱟᱜ ᱨᱩᱢ ᱨᱮᱠᱚ ᱴᱨᱮᱱᱤᱝ ᱮᱫ ᱠᱚᱣᱟ ᱟᱨ ᱱᱩᱠᱩ ᱠᱚᱫᱚ ᱡᱚᱛᱚ ᱟᱞᱮ ᱨᱮᱱ ᱢᱮᱴ ᱠᱟᱱᱟ ᱠᱚ ᱡᱚᱛᱚ ᱜᱮ ᱢᱤᱫ ᱛᱮᱞᱮ ᱦᱮᱡ ᱟᱠᱟᱱᱟ ᱢᱚᱛᱞᱚᱵ ᱟᱞᱮ ᱢᱤᱫ ᱡᱟᱭᱜᱟ ᱠᱷᱚᱱ ᱞᱮ ᱦᱮᱡ ᱟᱠᱟᱱᱟ ᱛᱚ ᱴᱷᱤᱠ ᱜᱮᱭᱟ ᱠᱟᱹᱴᱤᱡ ᱱᱤᱵᱮᱫᱚᱱ ᱛᱟᱵᱚᱱ ᱯᱮ ᱛᱮᱦᱮᱧᱟᱜ ᱵᱷᱤᱭᱩᱥ ᱦᱚᱸ ᱱᱚᱣᱟ ᱠᱚᱨᱮᱱᱟᱜ ᱢᱚᱡᱽ ᱢᱚᱡᱽ ᱵᱷᱤᱭᱩᱥ ᱢᱮᱱᱟᱜᱼᱟ ᱚᱱᱟ ᱠᱚᱨᱮ ᱵᱚᱱ ᱧᱮᱞ ᱤᱫᱤᱭᱟ ᱟᱨ ᱦᱚᱞᱟ ᱢᱟ ᱫᱟᱬᱟ ᱵᱟᱝ ᱦᱩᱭ ᱞᱮᱱᱟ ᱛᱚ ᱛᱮᱦᱮᱧ ᱫᱚ ᱦᱟᱸᱜ ᱢᱚᱡᱽ ᱜᱮ ᱫᱟᱬᱟᱱ ᱦᱩᱭᱩᱜᱼᱟ ᱢᱟᱱᱮ ᱟᱹᱭᱩᱵ ᱵᱮᱞᱟ ᱥᱮᱫ ᱦᱚᱸ ᱮᱢᱱᱤ ᱯᱷᱨᱤ ᱴᱟᱭᱤᱢ ᱨᱮ ᱟᱨ ᱫᱟᱬᱟᱱ ᱟᱞᱮ ᱱᱚᱣᱟ ᱠᱚᱨᱮ ᱦᱟᱸᱜ ᱚᱠᱟ ᱠᱚ ᱡᱟᱦᱟᱱᱟᱜ ᱚᱱᱠᱟᱱᱟᱜ ᱥᱯᱮᱥᱟᱞ ᱢᱮᱱᱟᱜᱼᱟ ᱚᱱᱟ ᱠᱚᱨᱮ ᱡᱳᱨ ᱜᱮᱧ ᱧᱮᱞ ᱦᱚᱪᱚ ᱵᱚᱱᱟ ᱛᱚ ᱦᱟᱱᱛᱮᱱᱟᱜ ᱵᱷᱤᱭᱩᱥ ᱯᱮ ᱧᱮᱞ ᱫᱟᱲᱮᱭᱟᱜᱼᱟ ᱦᱚᱞᱟ ᱦᱟᱱᱟ ᱦᱟᱱᱟ ᱠᱚᱨᱮ ᱵᱞᱚᱜᱥ ᱵᱷᱤᱰᱤᱭᱳ ᱵᱮᱱᱟᱣ ᱦᱩᱭ ᱠᱟᱱᱟ ᱧᱮᱞ ᱫᱟᱲᱮᱭᱟᱜᱼᱟ ᱯᱮ ᱦᱟᱱᱟᱴᱟᱜ ᱯᱟᱨᱴ ᱨᱮᱯᱮ ᱧᱮᱞ ᱫᱟᱲᱮᱭᱟᱜᱼᱟ ᱦᱟᱱᱟ ᱦᱟᱱᱟ ᱠᱚᱨᱮ ᱵᱷᱤᱰᱤᱭᱳ ᱵᱮᱱᱟᱣ ᱦᱩᱭ ᱠᱟᱱᱟ ᱦᱟᱱᱟ ᱠᱚᱨᱮ ᱡᱚᱛᱚ ᱵᱩᱨᱩ ᱠᱟᱱᱟ ᱟᱞᱮ ᱫᱚ ᱦᱟᱱᱟ ᱱᱟᱠᱷᱟ ᱠᱷᱚᱱ ᱞᱮ ᱦᱮᱡ ᱠᱟᱱᱟ ᱚᱱᱠᱟᱛᱮ ᱰᱟᱦᱟᱨ ᱢᱮᱱᱟᱜᱼᱟ ᱟᱫᱚ ᱱᱤᱛᱚᱜ ᱫᱚ ᱵᱟᱝ ᱧᱮᱞᱚᱜᱼᱟ ᱠᱟᱨᱚᱱ ᱵᱩᱨᱩ ᱠᱟᱱᱟ ᱛᱚ ᱦᱟᱱᱟ ᱥᱟᱶ ᱵᱩᱨᱩ ᱦᱟᱱᱟ ᱥᱟᱶ ᱛᱮᱞᱮ ᱦᱮᱡ ᱠᱟᱱᱟ ᱛᱚ ᱦᱟᱱᱟ ᱠᱚᱨᱮ ᱯᱩᱠᱷᱨᱤ ᱵᱚᱱ ᱧᱮᱞ ᱫᱟᱲᱮᱭᱟᱜᱼᱟ ᱦᱚᱞᱟ ᱚᱱᱟ ᱚᱱᱟ ᱠᱚᱨᱮ ᱜᱚᱴᱟ ᱫᱟᱬᱟ ᱦᱩᱭ ᱠᱟᱱᱟ ᱧᱮᱞ ᱫᱟᱲᱮᱭᱟᱜᱼᱟ ᱯᱮ ᱛᱚ ᱱᱚᱣᱟ ᱫᱚ ᱪᱚᱴ ᱠᱷᱚᱱ ᱧᱮᱞᱚᱜ ᱠᱟᱱᱟ ᱢᱮᱱᱟᱜ ᱞᱮᱭᱟ ᱛᱚ ᱱᱤᱛᱚᱜ ᱚᱠᱟᱴᱟᱜ ᱤᱭᱟᱹ ᱛᱟᱦᱮᱸ ᱠᱟᱱᱟ ᱢᱟᱱᱮ ᱱᱟᱥᱛᱟ ᱠᱚ ᱪᱮᱫ ᱠᱚ ᱡᱚᱛᱚ ᱦᱩᱭᱱᱟ ᱟᱨ ᱱᱤᱛᱚᱜ ᱯᱨᱳᱜᱨᱟᱢ ᱦᱟᱸᱜ ᱮᱦᱚᱵᱚᱜ ᱞᱟᱹᱜᱤᱫᱚᱜ ᱠᱟᱱᱟ ᱛᱚ ᱴᱷᱤᱠ ᱜᱮᱭᱟ ᱱᱤᱛᱚᱜ ᱢᱟᱱᱮ ᱨᱩᱢ ᱨᱮ ᱪᱟᱞᱟᱣ ᱠᱟᱛᱮ ᱛᱷᱚᱲᱟ ᱜᱟᱱ ᱠᱷᱟᱛᱟ ᱯᱚᱛᱨᱚ ᱠᱚ ᱟᱹᱜᱩ ᱡᱚᱲ ᱠᱟᱱᱟ ᱚᱱᱟ ᱠᱚᱨᱮ ᱵᱚᱞᱮ ᱫᱟᱬᱟ ᱵᱟᱲᱟᱭ ᱛᱚ ᱛᱚ ᱪᱮᱫ ᱠᱚᱪᱚᱝ ᱰᱟᱭᱨᱤ ᱠᱚᱨᱮ ᱱᱳᱴ ᱡᱟᱹᱨᱩᱲᱟ ᱚᱱᱟᱛᱮ ᱞᱟᱹᱭ ᱠᱟᱱᱟ ᱴᱷᱤᱠ ᱜᱮᱭᱟ

ᱛᱚ ᱛᱮᱦᱮᱧ ᱯᱷᱟᱨᱥᱴ ᱞᱮ ᱪᱮᱫᱟ ᱚᱱᱟ ᱫᱚ ᱵᱟᱨᱠᱞᱤ ᱠᱚᱢᱯᱚᱥ ᱪᱮᱫ ᱞᱮᱠᱟ ᱠᱚ ᱵᱮᱱᱟᱣᱟ ᱢᱮᱛᱟᱜ ᱢᱮ ᱥᱟᱨ ᱪᱮᱫ ᱞᱮᱠᱟ ᱠᱚ ᱵᱮᱱᱟᱣᱟ ᱚᱱᱟᱜᱮ ᱛᱮᱦᱮᱧ ᱤᱧ ᱫᱮᱠᱷᱟᱣ ᱦᱚᱪᱚ ᱵᱚᱱᱟ ᱧᱮᱞ ᱦᱚᱪᱚ ᱵᱚᱱᱟ ᱡᱩᱫᱤ ᱟᱵᱚ ᱥᱟᱨ ᱡᱩᱫᱤ ᱵᱮᱱᱟᱣ ᱵᱚᱱ ᱢᱮᱱᱮᱫ ᱠᱟᱱ ᱠᱷᱟᱡ ᱚᱲᱟᱜ ᱨᱮᱜᱮ ᱵᱚᱱ ᱫᱟᱲᱮᱭᱟᱜᱼᱟ ᱟᱨ ᱚᱲᱟᱜ ᱠᱷᱚᱱ ᱜᱮ ᱟᱵᱚ ᱯᱨᱚᱯᱷᱤᱴ ᱵᱚᱱ ᱩᱴᱷᱟᱹᱣ ᱫᱟᱲᱮᱭᱟᱜᱼᱟ ᱢᱮᱛᱟᱜ ᱢᱮ ᱟᱵᱚ ᱱᱚᱣᱟ ᱱᱮᱪᱟᱨᱮᱞ ᱠᱟᱱᱟ ᱮᱠᱫᱚᱢ ᱟᱥᱟᱱ ᱜᱮᱭᱟ ᱱᱚᱣᱟ ᱨᱮ ᱡᱤᱨᱳ ᱵᱟᱡᱮᱴ ᱛᱮᱵᱚᱱ ᱫᱟᱲᱮᱭᱟᱜᱼᱟ ᱡᱟᱦᱟᱱᱟᱜ ᱚᱱᱠᱟᱱᱟᱜ ᱠᱤᱨᱤᱧ ᱨᱮᱭᱟᱜ ᱡᱤᱱᱤᱥ ᱵᱟᱹᱱᱩᱜᱼᱟ ᱢᱤᱫ ᱵᱟᱨ ᱯᱟᱥᱮᱡ ᱠᱤᱨᱤᱧ ᱦᱩᱭᱩᱜᱼᱟ ᱢᱮᱱᱠᱷᱟᱱ ᱟᱹᱰᱤ ᱠᱚᱢ ᱠᱷᱚᱨᱚᱪ ᱛᱮ ᱟᱵᱚ ᱚᱲᱟᱜ ᱨᱮᱵᱚᱱ ᱵᱮᱱᱟᱣ ᱫᱟᱲᱮᱭᱟᱜᱼᱟ ᱟᱫᱚ ᱴᱷᱤᱠ ᱜᱮᱭᱟ ᱛᱮᱦᱮᱧ ᱚᱱᱟ ᱵᱚᱱ ᱪᱮᱫᱟ ᱫᱮᱞᱟ ᱧᱮᱞ ᱤᱫᱤ ᱛᱟᱵᱚᱱ ᱛᱚ ᱡᱩᱫᱤ ᱟᱵᱚ ᱥᱟᱨ ᱵᱚᱱ ᱵᱮᱱᱟᱣ ᱠᱷᱟᱱ ᱛᱚ ᱯᱷᱟᱥᱴ ᱨᱮ ᱱᱩᱱᱟᱹᱜ ᱢᱟᱨᱟᱝ ᱢᱤᱫᱴᱮᱱ ᱤᱭᱟᱹ ᱡᱟᱹᱨᱩᱲ ᱵᱚᱱᱟ ᱨᱟᱣᱩᱱᱰ ᱤᱭᱟᱹ ᱡᱟᱹᱨᱩᱲ ᱵᱚᱱᱟ ᱢᱤᱫᱴᱮᱱ ᱠᱮᱢᱯᱟᱥ ᱵᱮᱱᱟᱣ ᱡᱟᱹᱨᱩᱲ ᱛᱟᱵᱚᱱᱟ ᱟᱨ ᱚᱱᱟᱨᱮ ᱚᱸᱰᱮ ᱵᱚᱱ ᱧᱮᱞᱮᱫ ᱠᱟᱱ ᱥᱟᱦᱟᱱ ᱛᱷᱚᱲᱟ ᱜᱟᱱ ᱵᱷᱚᱨᱟᱣ ᱡᱟᱹᱨᱩᱲᱟ ᱟᱨ ᱥᱟᱦᱟᱱ ᱫᱚ ᱤᱭᱟᱹ ᱠᱟᱹᱴᱤᱡ ᱠᱟᱹᱴᱤᱡ ᱚᱱᱠᱟ ᱠᱟᱰᱮᱡ ᱴᱩᱠᱨᱟᱹ ᱚᱱᱟ ᱫᱚ ᱵᱤᱥᱮᱥ ᱠᱟᱭᱛᱮ ᱦᱚᱭ ᱠᱚ ᱵᱚᱞᱚᱜ ᱞᱟᱹᱜᱤᱫ ᱡᱟᱛᱮ ᱜᱮᱯ ᱛᱟᱦᱮᱱ ᱚᱱᱟ ᱞᱟᱹᱜᱤᱫ ᱟᱨ ᱱᱚᱣᱟ ᱠᱟᱹᱴᱤᱡ ᱠᱟᱹᱴᱤᱡ ᱤᱭᱟᱹ ᱡᱟᱹᱨᱩᱲ ᱵᱚᱱᱟ ᱟᱨ ᱤᱱᱟᱹ ᱠᱟᱛᱮ ᱟᱭᱢᱟ ᱡᱟᱹᱨᱩᱲ ᱵᱚᱱᱟ ᱡᱮᱞᱮᱠᱟ ᱚᱸᱰᱮ ᱵᱚᱱ ᱧᱮᱞᱮᱫ ᱠᱟᱱ ᱚᱱᱟ ᱫᱚ ᱥᱤᱢ ᱥᱤᱢ ᱤᱡ ᱟᱨ ᱥᱟᱶᱛᱮ ᱜᱩᱨᱤᱡ ᱦᱚᱸ ᱢᱮᱱᱟᱜᱼᱟ

ᱱᱤᱛᱚᱜ ᱤᱱᱟᱹ ᱛᱟᱭᱚᱢ ᱫᱚ ᱦᱚᱸᱜᱼᱚ ᱱᱟ ᱵᱚᱱ ᱧᱮᱞᱮᱫ ᱠᱟᱱ ᱦᱟᱹᱨᱭᱟᱹᱲ ᱜᱮ ᱢᱮᱛᱟᱜ ᱱᱚᱣᱟ ᱫᱚ ᱥᱟᱠᱟᱢ ᱦᱩᱭ ᱫᱟᱲᱮᱭᱟᱜᱼᱟ ᱵᱟᱹᱨᱤ ᱠᱚ ᱪᱮᱫ ᱠᱚ ᱦᱚᱸᱜᱼᱚᱭ ᱠᱟᱭᱨᱟ ᱫᱟᱨᱮ ᱠᱚ ᱪᱮᱫ ᱠᱚ ᱚᱱᱠᱟ ᱜᱨᱤᱱ ᱢᱟᱱᱮ ᱞᱮᱴᱮᱥᱴ ᱡᱤᱱᱤᱥ ᱚᱠᱟᱴᱟᱜ ᱞᱚᱜᱮ ᱞᱚᱜᱮ ᱜᱮᱫ ᱠᱟᱛᱮ ᱚᱱᱟ ᱞᱟᱜᱟᱣ ᱡᱚᱲᱟ ᱚᱱᱟ ᱫᱚ ᱯᱮ ᱴᱤᱱ ᱞᱟᱜᱟᱣ ᱡᱚᱲᱟ ᱟᱨ ᱚᱱᱟ ᱦᱚᱸ ᱚᱸᱰᱮ ᱚᱱᱟ ᱪᱮᱛᱟᱱ ᱨᱮ ᱞᱟᱜᱟᱣ ᱡᱚᱲᱟ ᱚᱱᱟ ᱵᱚᱱ ᱧᱮᱞ ᱫᱟᱲᱮᱭᱟᱜ ᱠᱟᱱᱟ ᱱᱩᱠᱩ ᱫᱚ ᱠᱟᱭᱨᱟ ᱚᱱᱟ ᱫᱚ ᱵᱟᱹᱨᱤ ᱞᱟᱜᱟᱣ ᱠᱟᱫᱟ

ᱥᱮ ᱥᱤᱢᱤᱡ ᱠᱚ ᱢᱤᱞᱟᱹᱣ ᱠᱟᱛᱮ ᱚᱱᱟ ᱡᱚᱲᱟ ᱯᱮᱴᱤᱱ ᱟᱨ ᱤᱱᱟᱹ ᱞᱮᱠᱟᱛᱮ ᱫᱟᱜ ᱚᱠᱟ ᱜᱩᱲ ᱢᱮᱥᱟᱞ ᱛᱮ ᱡᱚᱲᱟ ᱚᱱᱟ ᱟᱯ ᱪᱟᱨ ᱞᱮᱴᱟᱨ ᱛᱚ ᱚᱱᱠᱟ ᱜᱮ ᱞᱮᱭᱟᱨ ᱤᱫᱤ ᱡᱚᱲᱟ ᱢᱚᱴᱟᱢᱩᱴᱤ ᱪᱟᱨ ᱯᱟᱸᱪ ᱪᱷᱚᱭ ᱞᱮᱭᱟᱨ ᱮᱢ ᱵᱮᱱᱟᱣ ᱫᱟᱲᱮᱭᱟᱜᱼᱟ ᱢᱟᱱᱮ ᱯᱨᱚᱛᱷᱚᱢ ᱨᱮ ᱥᱟᱦᱟᱱ ᱡᱚᱲᱟ ᱦᱟᱱᱛᱮ ᱫᱚ ᱵᱟᱝ ᱡᱚᱲᱟ ᱟᱨ ᱤᱱᱟᱹ ᱠᱟᱛᱮ ᱚᱱᱟ ᱠᱷᱚᱱ ᱪᱷᱚᱭ ᱫᱤᱱ ᱛᱟᱭᱚᱢ ᱚᱱᱟ ᱫᱚ ᱯᱟᱞᱴᱟᱣ ᱡᱟᱹᱨᱩᱲᱟ ᱢᱚᱛᱞᱚᱵ ᱮᱴᱟᱜ ᱟᱜ ᱢᱤᱫᱴᱮᱱ ᱚᱱᱠᱟᱱᱟᱜ ᱵᱚᱠᱥ ᱵᱮᱱᱟᱣ ᱠᱟᱛᱮ ᱜᱮ ᱤᱭᱟᱹ ᱡᱟᱹᱨᱩᱲᱟ ᱟᱨ ᱵᱚᱠᱥ ᱵᱮᱱᱟᱣ ᱠᱟᱛᱮ ᱟᱫᱚ ᱚᱱᱟ ᱪᱮᱫ ᱞᱮᱠᱟ ᱵᱮᱱᱟᱣ ᱞᱮᱫᱟ ᱚᱱᱟ ᱫᱚ ᱦᱩᱭ ᱫᱟᱲᱮᱭᱟᱜᱼᱟ ᱢᱟᱫ ᱛᱮᱵᱚᱱ ᱵᱮᱱᱟᱣ ᱫᱟᱲᱮᱭᱟᱜᱼᱟ ᱥᱮ ᱚᱱᱠᱟᱱᱟᱜ ᱤᱭᱟᱹ ᱤᱭᱟᱹ ᱨᱮᱭᱟᱜ ᱯᱷᱨᱮᱢ ᱵᱚᱱ ᱞᱟᱜᱟᱣ ᱫᱟᱲᱮᱭᱟᱜᱼᱟ ᱛᱚ ᱚᱱᱟ ᱱᱤᱛᱚᱜ ᱪᱮᱫ ᱞᱮᱠᱟ ᱯᱚᱴᱚᱢ ᱠᱟᱜ ᱡᱟᱹᱨᱩᱲᱟ ᱚᱱᱟ ᱦᱚᱸ ᱧᱮᱞ ᱦᱚᱪᱚ ᱵᱚᱱᱟ ᱥᱚ ᱥᱟᱹᱛ ᱠᱟᱛᱮ ᱱᱚᱝᱠᱟ ᱯᱚᱴᱚᱢ ᱠᱟᱜ ᱡᱟᱹᱨᱩᱲᱟ ᱱᱚᱝᱠᱟ ᱯᱚᱴᱚᱢ ᱫᱚᱦᱚ ᱠᱟᱜ ᱡᱟᱹᱨᱩᱲᱟ ᱱᱚᱣᱟ ᱫᱚ ᱦᱩᱭ ᱫᱟᱲᱮᱭᱟᱜᱼᱟ ᱵᱞᱩ ᱠᱟᱞᱟᱨ ᱨᱮᱭᱟᱜ ᱠᱟᱱᱟ ᱛᱚ ᱱᱚᱣᱟ ᱚᱠᱟᱴᱟᱜ ᱥᱟᱨ ᱵᱚᱱ ᱵᱮᱱᱟᱣ ᱠᱮᱫ ᱱᱚᱣᱟ ᱯᱟᱥᱮᱡ ᱧᱮᱞ ᱠᱮᱫᱟ ᱯᱮ ᱟᱨ ᱯᱮ ᱵᱩᱡᱷᱟᱹᱣ ᱫᱟᱲᱮᱭᱟᱫᱟ ᱟᱞᱠᱟ ᱜᱮ ᱮᱠᱫᱚᱢ ᱟᱥᱟᱱ ᱜᱮᱭᱟ ᱛᱚ ᱜᱟᱭᱥ ᱟᱞᱜᱟ ᱢᱟ ᱟᱞᱜᱟ ᱜᱮ ᱢᱮᱱᱠᱷᱟᱱ ᱛᱷᱚᱲᱟ ᱜᱟᱱ ᱟᱵᱚᱱ ᱡᱷᱩᱠᱩ ᱡᱩᱲᱩ ᱛᱟᱵᱚᱱᱟ ᱟᱥᱟᱱ ᱛᱮᱜᱮ ᱚᱲᱟᱜ ᱜᱮᱵᱚᱱ ᱵᱮᱱᱟᱣ ᱫᱟᱲᱮᱭᱟᱜᱼᱟ ᱛᱚ ᱴᱷᱤᱠ ᱜᱮᱭᱟ ᱵᱚᱭᱦᱟ ᱠᱚ ᱛᱚ ᱱᱚᱝᱠᱟᱱᱟᱜ ᱵᱷᱤᱰᱤᱭᱳ ᱧᱮᱞ ᱞᱟᱹᱜᱤᱫ ᱟᱨᱚ ᱛᱟᱦᱮᱱ ᱯᱮ ᱱᱚᱣᱟ ᱢᱤᱫᱴᱮᱡ ᱫᱷᱟᱨᱟ ᱨᱮᱭᱟᱜ ᱥᱟᱨ ᱱᱚᱣᱟ ᱦᱚᱸᱵᱚᱱ ᱤᱭᱟᱹ ᱫᱟᱲᱮᱭᱟᱜᱼᱟ ᱚᱠᱟ ᱟᱵᱚ ᱪᱟᱥᱵᱟᱥ ᱨᱮᱵᱚᱱ ᱞᱟᱜᱟᱣ ᱫᱟᱲᱮᱭᱟᱜᱼᱟ ᱚᱠᱟ ᱫᱚ ᱤᱭᱩᱨᱤᱭᱟ ᱠᱚᱵᱚᱱ ᱞᱟᱜᱟᱣᱮᱫ ᱠᱟᱱᱟ ᱢᱮᱱᱠᱷᱟᱱ ᱱᱚᱣᱟ ᱛᱮᱫᱚ ᱪᱮᱫ ᱦᱟᱥᱟ ᱦᱚᱸ ᱵᱟᱝ ᱵᱟᱹᱲᱤᱡᱚᱜᱼᱟ ᱴᱷᱤᱠ ᱜᱮᱭᱟ ᱟᱨᱦᱚᱸ ᱚᱱᱠᱟᱱᱟᱜ ᱜᱮ ᱮᱴᱟᱜ ᱯᱚᱫᱽᱫᱷᱚᱛᱤ ᱢᱮᱱᱟᱜᱼᱟ ᱚᱱᱟ ᱦᱚᱸᱞᱮ ᱪᱮᱫ ᱞᱟᱹᱜᱤᱫ ᱛᱚ ᱧᱮᱞ ᱤᱫᱤ ᱛᱟᱵᱚᱱ ᱯᱮ ᱵᱷᱤᱰᱤᱭᱳ ᱱᱚᱣᱟᱴᱟᱜ ᱫᱚ ᱱᱚᱰᱮ ᱜᱮ ᱢᱩᱪᱟᱹᱫ